ᱟᱹᱞᱤᱧ ᱫᱚ ᱱᱤᱛ ᱫᱚ ᱱᱚᱜᱼᱚ ᱱᱚᱝᱠᱟ ᱱᱚᱰᱮ ᱞᱤᱧ ᱫᱩᱲᱩᱵ ᱵᱟᱲᱟ ᱟᱠᱟᱱᱟ ᱪᱮᱫ ᱦᱚᱸ ᱠᱟᱹᱢᱤ ᱫᱚ ᱱᱤᱛ ᱫᱚ ᱪᱮᱫ ᱦᱚᱸ ᱵᱟᱹᱱᱩᱜ ᱟᱹᱱᱤᱡ ᱡᱷᱟᱹᱱᱴᱤ ᱠᱚ ᱡᱚᱛᱚ ᱞᱤᱧ ᱮᱴᱮᱫ ᱪᱟᱵᱟ ᱟᱠᱟᱫᱼᱟ ᱞᱤᱧ ᱛᱟᱨᱯᱚᱨᱮ ᱱᱤᱛ ᱢᱟ ᱨᱟᱵᱟᱝ ᱫᱤᱱ ᱥᱮᱴᱮᱨ ᱮᱱᱟ ᱞᱚᱜᱚᱱ ᱜᱮ ᱵᱮᱲᱟ ᱦᱚᱸᱭ ᱦᱟᱹᱥᱩᱨᱚᱜ ᱠᱟᱱᱟ ᱛᱟᱯᱚᱨᱮ ᱱᱚᱜᱼᱚ ᱱᱚᱝᱠᱟ ᱟᱹᱞᱤᱧ ᱞᱤᱧ ᱫᱩᱲᱩᱵ ᱟᱠᱟᱱᱟ ᱱᱚᱜᱼᱚ ᱱᱚᱸᱰᱮ ᱵᱚᱱ ᱧᱮᱞ ᱫᱟᱲᱮᱭᱟᱜ ᱠᱟᱱᱟ ᱚᱱᱠᱟ ᱵᱷᱤᱭᱩ ᱦᱚᱸ ᱵᱟᱝ ᱵᱟᱲᱦᱟᱜ ᱠᱟᱱᱟ ᱥᱟᱵᱥᱠᱨᱟᱭᱤᱵᱽ ᱦᱚᱸ ᱵᱟᱝ ᱵᱟᱲᱦᱟᱜ ᱠᱟᱱᱟ ᱚᱱᱟ ᱠᱷᱟᱹᱛᱤᱨ ᱠᱟᱹᱴᱤᱡ ᱟᱹᱲᱤᱥ ᱞᱤᱧ ᱵᱩᱡᱷᱟᱹᱣᱮᱫᱼᱟ ᱡᱟᱦᱟᱸᱭ ᱜᱮ ᱵᱚᱭᱦᱟ ᱠᱚ ᱚᱠᱚᱭ ᱠᱚ ᱤᱧᱟᱹᱜ ᱠᱚᱱᱴᱮᱱᱴ ᱡᱩᱫᱤ ᱥᱮᱴᱮᱨᱚᱜ ᱠᱟᱱ ᱠᱷᱟᱱ ᱱᱤᱦᱟᱹᱛᱤ ᱥᱟᱵᱥᱠᱨᱟᱭᱤᱵᱽ ᱠᱟᱜ ᱯᱮ ᱟᱨ ᱢᱤᱫᱴᱟᱝ ᱞᱟᱭᱤᱠ ᱠᱟᱜ ᱯᱮ ᱟᱨ ᱢᱤᱫᱴᱟᱝ ᱠᱚᱢᱮᱱᱴ ᱠᱟᱜ ᱯᱮ ᱟᱨ ᱰᱷᱮᱨ ᱟᱹᱰᱤ ᱞᱟᱦᱟ ᱫᱚ ᱵᱷᱤᱰᱭᱳ ᱫᱚ ᱵᱟᱹᱧ ᱤᱫᱤᱭᱮᱜᱼᱟ ᱠᱷᱩᱵ ᱡᱷᱟᱹᱞ ᱦᱚᱸ ᱡᱟᱦᱟᱸ ᱞᱮᱠᱟ ᱵᱚᱱ ᱱᱚᱜᱼᱚᱭ ᱵᱚᱱ ᱧᱮᱞ ᱫᱟᱲᱮᱭᱟᱜ ᱠᱟᱱ ᱱᱚᱸᱰᱮ ᱰᱨᱮᱱ ᱱᱚᱣᱟ ᱫᱚ ᱰᱨᱮᱱ ᱱᱚᱝᱠᱟ ᱛᱮ ᱫᱟᱜ ᱦᱤᱡᱩᱜᱼᱟ ᱵᱩᱨᱩ ᱫᱟᱜ ᱦᱤᱡᱩᱜᱼᱟ ᱟᱫᱚ ᱵᱟᱹᱫᱽ ᱥᱮᱱ ᱵᱚᱞᱚᱱᱟ ᱟᱫᱚ ᱠᱚ ᱰᱨᱮᱱ ᱟᱠᱟᱫ ᱞᱮᱭᱟ ᱥᱚᱨᱠᱟᱨᱤ ᱰᱨᱮᱱ ᱚᱱᱟ ᱛᱟᱞᱮ ᱫᱟᱨᱮ ᱠᱚ ᱧᱮᱞᱚᱜ ᱠᱟᱱᱟ ᱱᱚᱣᱟ ᱠᱚᱫᱚ ᱟᱞᱮᱭᱟᱜ ᱛᱟᱞᱮ ᱫᱟᱨᱮ ᱠᱟᱱᱟ